ᱵᱩᱲᱤᱭᱟᱹ ᱨᱮᱭᱟᱜ ᱡᱟᱛᱨᱟ ᱠᱟᱱᱟ ᱱᱚᱰᱮ ᱵᱩᱨᱩ ᱮᱱᱮᱡ ᱪᱟᱹᱞᱩ ᱟᱠᱟᱱᱟ ᱦᱟᱡᱟᱨ ᱦᱟᱡᱟᱨ ᱦᱚᱲ ᱠᱚ ᱛᱟᱞᱟᱨᱮ ᱱᱚᱣᱟ ᱵᱩᱨᱩ ᱮᱱᱮᱡ ᱪᱟᱹᱞᱩ ᱟᱠᱟᱱᱟ ᱡᱚᱛᱚ ᱜᱮᱯᱮ ᱧᱮᱞᱮᱫᱼᱟ ᱛᱟᱵᱚ ᱟᱨ ᱱᱚᱝᱠᱟᱱᱟᱜ ᱮᱱᱮᱡ ᱥᱮᱨᱮᱧ ᱟᱯᱮ ᱠᱚ ᱛᱟᱞᱟᱨᱮ ᱟᱹᱜᱩᱭ ᱞᱟᱹᱜᱤᱫ ᱛᱮᱠᱷᱟᱱ ᱟᱯᱮᱭᱟᱜ ᱜᱚᱲᱚ ᱥᱚᱦᱚᱫ ᱫᱚᱨᱠᱟᱨ ᱱᱚᱣᱟ ᱵᱷᱤᱰᱤᱭᱳ ᱯᱮ ᱧᱮᱞ ᱞᱮᱠᱷᱟᱱ ᱡᱚᱛᱚ ᱜᱮ ᱞᱟᱭᱤᱠ ᱯᱮ ᱥᱮᱭᱟᱨ ᱯᱮ ᱟᱨ ᱡᱚᱛᱚ ᱠᱷᱚᱱ ᱢᱟᱲᱟᱝ ᱨᱮ ᱥᱟᱵᱥᱠᱨᱟᱭᱤᱵ ᱯᱮ ᱚᱱᱟ ᱥᱟᱶᱛᱮ ᱵᱮᱞ ᱟᱭᱠᱚᱱ ᱫᱟᱵᱟᱣ ᱛᱟᱨᱟ ᱠᱟᱜ ᱯᱮ ᱛᱟᱵᱚᱱ ᱢᱟᱨᱰᱤ ᱚᱯᱷᱤᱥᱤᱭᱟᱞ ᱨᱚᱛᱷᱤᱭᱟ ᱢᱟᱨᱰᱤ ᱚᱯᱷᱤᱥᱤᱭᱟᱞ ᱡᱚᱛᱚ ᱦᱚᱲ ᱜᱮ ᱥᱟᱵᱥᱠᱨᱟᱭᱤᱵ ᱞᱟᱹᱜᱤᱫ ᱨᱤᱠᱟᱹᱭ ᱯᱮ ᱟᱨ ᱟᱯᱮ ᱠᱚ ᱛᱟᱞᱟᱨᱮ ᱱᱚᱝᱠᱟᱱᱟᱜ ᱱᱟᱣᱟ ᱱᱟᱣᱟ ᱟᱨ ᱵᱩᱨᱩ ᱮᱱᱮᱡ ᱟᱨ ᱮᱢᱟᱱ ᱛᱮᱢᱟᱱ ᱮᱱᱮᱡ ᱥᱮᱨᱮᱧ ᱨᱮᱭᱟᱜ ᱞᱟᱭᱼᱞᱟᱠᱪᱟᱨ ᱨᱮᱭᱟᱜ ᱮᱱᱮᱡ ᱥᱮᱨᱮᱧ ᱠᱚ ᱟᱯᱮ ᱛᱟᱞᱟ ᱨᱮ ᱩᱫᱩᱜ ᱥᱚᱫᱚᱨ ᱦᱩᱭᱩᱜᱼᱟ ᱚᱱᱟ ᱠᱷᱟᱹᱛᱤᱨ ᱤᱧ ᱟᱯᱮ ᱠᱚᱣᱟᱜ ᱟᱹᱰᱤ ᱜᱚᱲᱚ ᱥᱚᱦᱚᱫ ᱤᱧ ᱠᱷᱚᱡᱽ ᱠᱟᱱᱟ